ᱟᱢ ᱠᱤᱢ ᱵᱟᱰᱟᱭᱟ ᱟᱢᱟᱜ ᱧᱩᱛᱩᱢ ᱛᱮ ᱛᱤᱱᱟᱹᱜ ᱢᱳᱵᱟᱭᱤᱞ ᱱᱚᱢᱵᱚᱨ ᱥᱤᱢ ᱪᱟᱹᱞᱩ ᱢᱮᱱᱟᱜᱼᱟ ᱥᱮ ᱵᱟᱝ? ᱟᱢ ᱠᱤᱢ ᱵᱟᱰᱟᱭᱟ ᱟᱢᱟᱜ ᱧᱩᱛᱩᱢ ᱥᱮ ᱟᱢᱟᱜ ᱰᱚᱠᱩᱢᱮᱱᱴ ᱵᱮᱵᱷᱟᱨ ᱠᱟᱛᱮ ᱟᱨᱦᱚᱸ ᱟᱭᱢᱟ ᱦᱚᱲ ᱟᱭᱢᱟ ᱜᱚᱴᱟᱝ ᱥᱤᱢ ᱠᱚ ᱵᱮᱵᱷᱟᱨ ᱡᱚᱝ ᱠᱟᱱᱟ? ᱛᱚᱵᱮ ᱥᱚᱱᱛᱚᱨᱚᱜ ᱢᱮ, ᱦᱟᱯᱮᱱ ᱫᱤᱱ ᱨᱮ ᱯᱷᱨᱚᱰ ᱠᱮᱥ ᱟᱣᱛᱟ ᱨᱮᱢ ᱯᱟᱲᱟᱣ ᱫᱟᱲᱮᱭᱟᱜᱼᱟ᱾ ᱛᱮᱦᱮᱧᱟᱜ ᱵᱷᱤᱰᱤᱭᱳ ᱫᱚ ᱱᱚᱣᱟ ᱤᱫᱤ ᱠᱟᱛᱮ ᱜᱮ᱾ ᱟᱯᱮ ᱯᱷᱮᱰᱟᱛ ᱠᱷᱚᱱᱟᱜ ᱢᱩᱪᱟᱹᱫ ᱫᱷᱟᱹᱨᱤᱡ ᱧᱮᱞ ᱛᱟᱵᱚᱱ ᱯᱮ᱾ ᱦᱮᱸ ᱟᱯᱮᱭᱟᱜ ᱥᱤᱢ ᱟᱯᱮᱭᱟᱜ ᱧᱩᱛᱩᱢ ᱨᱮ ᱛᱤᱱᱟᱹᱜ ᱥᱤᱢ ᱪᱟᱹᱞᱩ ᱢᱮᱱᱟᱜᱼᱟ ᱚᱱᱟ ᱧᱮᱞ ᱠᱟᱛᱮᱫ ᱯᱮ ᱵᱟᱲᱟᱭ ᱫᱟᱲᱮᱭᱟᱜᱼᱟ ᱟᱨ ᱡᱩᱫᱤ ᱟᱯᱮ ᱵᱟᱯᱮ ᱵᱮᱵᱚᱦᱟᱨᱮᱫ ᱠᱷᱟᱱ ᱚᱱᱠᱟᱱ ᱥᱤᱢ ᱠᱚ ᱪᱟᱹᱞᱩ ᱢᱮᱱᱟᱜ ᱠᱷᱟᱱ ᱮᱴᱟᱜ ᱦᱚᱲ ᱡᱟᱦᱟᱸᱭ ᱠᱚ ᱵᱮᱵᱚᱦᱟᱨᱮᱫ ᱠᱷᱟᱱ ᱚᱱᱟ ᱠᱚᱦᱚᱸ ᱯᱮ ᱨᱤᱯᱳᱨᱴ ᱠᱟᱛᱮᱫ ᱯᱮ ᱠᱮᱱᱥᱮᱞ ᱫᱟᱲᱮᱭᱟᱜᱼᱟ ᱢᱟ ᱛᱟᱦᱚᱞᱮ ᱛᱮᱦᱮᱧᱟᱜ ᱵᱷᱤᱰᱤᱭᱳ ᱵᱚᱱ ᱮᱛᱚᱦᱚᱵ ᱞᱮᱜᱮ ᱢᱳᱵᱟᱭᱤᱞ ᱞᱟᱹᱜᱤᱫ ᱥᱤᱢ ᱠᱟᱨᱰ ᱠᱤᱨᱤᱧ ᱚᱠᱛᱚ ᱟᱫᱷᱟᱨ ᱠᱟᱨᱰ ᱡᱮᱨᱚᱠᱥ ᱮᱢ ᱠᱟᱛᱮᱫ ᱵᱚᱱ ᱦᱟᱛᱟᱣ ᱟᱠᱟᱫᱟ ᱱᱤᱛ ᱡᱩᱫᱤᱭᱳ ᱥᱤᱢ ᱠᱟᱨᱰ ᱠᱤᱨᱤᱧ ᱞᱟᱹᱜᱤᱫ ᱱᱤᱭᱚᱢ ᱠᱟᱹᱱᱩᱱ ᱠᱚ ᱠᱚᱲᱟ ᱧᱚᱜ ᱟᱠᱟᱫᱟ ᱢᱮᱱᱠᱷᱟᱱ ᱠᱤᱪᱷᱩ ᱫᱤᱱ ᱞᱟᱦᱟ ᱫᱚ ᱠᱷᱟᱹᱞᱤ ᱟᱫᱷᱟᱨ ᱟᱨ ᱡᱮᱨᱚᱠᱥ ᱠᱚᱯᱤᱢ ᱮᱢ ᱞᱮᱠᱷᱟᱱ ᱜᱮ ᱥᱤᱢ ᱧᱟᱢᱚᱜ ᱠᱟᱱ ᱛᱟᱦᱮᱸᱫ ᱯᱷᱨᱤ ᱠᱚᱛᱮ ᱦᱚᱸ ᱱᱟᱱᱟ ᱦᱩᱱᱟᱹᱨ ᱚᱯᱷᱟᱨ ᱠᱚ ᱧᱟᱢᱚᱜ ᱠᱟᱱ ᱠᱷᱟᱹᱛᱤᱨ ᱟᱹᱰᱤ ᱟᱭᱢᱟ ᱦᱚᱲ ᱜᱮ ᱥᱤᱢ ᱠᱟᱨᱰ ᱠᱚᱵᱚᱱ ᱦᱟᱛᱟᱣ ᱟᱠᱟᱫᱟ ᱟᱛᱷᱟᱢ ᱛᱷᱟᱹᱣᱲᱤ ᱪᱟᱯᱟᱫ ᱜᱤᱰᱤᱭᱟᱫ ᱞᱮᱠᱟ ᱟᱹᱰᱤ ᱟᱭᱢᱟ ᱦᱚᱲ ᱜᱮ ᱯᱟᱞᱮᱫ ᱦᱤᱥᱟᱹᱵᱽ ᱵᱟᱹᱱᱩᱜ ᱥᱤᱢ ᱠᱟᱨᱰ ᱵᱚᱱ ᱦᱟᱛᱟᱣ ᱟᱠᱟᱫᱟ ᱯᱟᱞᱮᱫ ᱯᱨᱚᱛᱟᱨᱚᱠ ᱠᱚ ᱫᱤᱱᱟᱹᱢ ᱫᱤᱱ ᱱᱟᱱᱟ ᱦᱩᱱᱟᱹᱨ ᱯᱷᱚᱱᱫᱤ ᱠᱚ ᱩᱰᱩᱠ ᱮᱫᱟ᱾ ᱥᱳᱥᱟᱞ ᱢᱤᱰᱤᱭᱟ ᱠᱚᱨᱮ ᱵᱚᱱ ᱧᱮᱞ ᱵᱟᱲᱟ ᱟᱠᱟᱫ ᱜᱮᱭᱟ ᱯᱟᱞᱮᱫ᱾ ᱢᱮᱥᱮᱡᱽ ᱠᱚᱦᱚᱸ ᱠᱚ ᱮᱢᱟ ᱵᱚᱱ ᱜᱮᱭᱟ, ᱯᱷᱚᱱ ᱠᱟᱛᱮ ᱦᱚᱸ ᱠᱚ ᱥᱚᱛᱚᱨᱠᱚ ᱵᱚᱱ ᱜᱮᱭᱟ, ᱮᱱᱛᱮ ᱨᱮᱦᱚᱸ ᱠᱚ ᱵᱚᱱ ᱮᱲᱮ ᱦᱚᱪᱚᱜ ᱜᱮᱭᱟ᱾ ᱩᱱᱠᱩ ᱯᱨᱚᱛᱟᱨᱚᱠ ᱠᱚᱫᱚ ᱟᱠᱚᱣᱟᱜ ᱧᱩᱛᱩᱢ ᱛᱮ ᱫᱚ ᱥᱤᱢ ᱵᱟᱠᱚ ᱵᱮᱵᱷᱟᱨᱟ᱾ ᱩᱱᱠᱩ ᱫᱚ ᱮᱴᱟᱜ ᱦᱚᱲᱟᱜ ᱰᱚᱠᱩᱢᱮᱱᱴ ᱥᱮ ᱟᱫᱷᱟᱨ ᱠᱟᱨᱰ ᱠᱚᱛᱮ ᱥᱤᱢ ᱠᱚ ᱠᱤᱨᱤᱧᱟ᱾ ᱚᱱᱠᱟ ᱜᱮ ᱟᱢᱟᱜ ᱧᱩᱛᱩᱢ ᱛᱮ ᱥᱮ ᱰᱚᱠᱩᱢᱮᱱᱴ ᱛᱮ ᱥᱤᱢ ᱵᱟᱝ ᱪᱟᱹᱞᱩ ᱢᱮᱱᱟᱜᱼᱟ ᱛᱚ᱾ ᱟᱵᱚ ᱡᱚᱠᱷᱚᱱ ᱥᱤᱢ ᱵᱚᱱ ᱠᱤᱨᱤᱧᱟ ᱢᱤᱫᱴᱟᱝ ᱡᱟᱦᱟᱸ ᱵᱟᱝ ᱡᱟᱦᱟᱸ ᱰᱚᱠᱩᱢᱮᱱᱴ ᱵᱚᱱ ᱮᱢ ᱠᱟᱜ ᱜᱮᱭᱟ ᱡᱮᱞᱮᱠᱟ ᱡᱮᱢᱚᱱ ᱟᱫᱷᱟᱨ ᱠᱟᱨᱰ ᱡᱮᱨᱚᱠᱥ ᱡᱮᱨᱚᱠᱥ ᱫᱚᱠᱟᱱ ᱨᱮᱢ ᱡᱮᱨᱚᱠᱥ ᱠᱮᱫ ᱛᱮᱢ ᱦᱮᱡ ᱮᱱᱟ ᱠᱤᱱᱛᱩ ᱩᱱᱤ ᱡᱮᱨᱚᱠᱥ ᱵᱟᱞᱟ ᱢᱮᱢᱳᱨᱤ ᱨᱮ ᱥᱮᱵᱷ ᱫᱚᱦᱚ ᱠᱮᱫ ᱛᱮ ᱟᱨᱦᱚᱸ ᱟᱢᱟᱜ ᱟᱭᱢᱟ ᱰᱚᱠᱩᱢᱮᱱᱴ ᱮ ᱩᱰᱩᱠ ᱫᱟᱲᱮᱭᱟᱜᱼᱟ ᱟᱨ ᱥᱤᱢ ᱠᱟᱨᱰ ᱠᱤᱨᱤᱧ ᱚᱠᱛᱚ ᱡᱟᱦᱟᱸ ᱡᱮᱨᱚᱠᱥ ᱰᱚᱠᱩᱢᱮᱱᱴ ᱮᱢ ᱮᱢ ᱠᱮᱫ ᱫᱚ ᱚᱱᱟ ᱡᱮᱨᱚᱠᱥ ᱨᱮᱭᱟᱜ ᱰᱚᱠᱩᱢᱮᱱᱴ ᱠᱷᱚᱱᱟᱜ ᱦᱚᱸ ᱡᱮᱨᱚᱠᱥ ᱠᱟᱛᱮᱫ ᱟᱨᱦᱚᱸ ᱟᱭᱢᱟ ᱟᱢᱟᱜ ᱧᱩᱛᱩᱢ ᱛᱮ ᱥᱤᱢ ᱠᱚ ᱩᱰᱩᱠ ᱫᱟᱲᱮᱭᱟᱜᱼᱟ ᱱᱚᱝᱠᱟ ᱦᱚᱸᱛᱚ ᱦᱩᱭ ᱫᱟᱲᱮᱭᱟᱜᱼᱟ ᱱᱚᱝᱠᱟ ᱠᱟᱛᱮᱫ ᱜᱮ ᱟᱵᱚ ᱦᱚᱭᱛᱳ ᱵᱟᱵᱚᱱ ᱵᱟᱲᱟᱭ ᱡᱚᱝ ᱠᱟᱱᱟ ᱢᱮᱱᱠᱷᱟᱱ ᱟᱵᱚᱣᱟᱜ ᱧᱩᱛᱩᱢ ᱛᱮ ᱟᱨᱦᱚᱸ ᱮᱴᱟᱜ ᱦᱚᱲ ᱥᱤᱢ ᱩᱰᱩᱠ ᱠᱟᱛᱮᱫ ᱠᱚ ᱪᱟᱹᱞᱩ ᱡᱚᱝ ᱠᱟᱱᱟ ᱵᱟᱝ ᱵᱟᱲᱟᱭ ᱨᱮᱭᱟᱜ ᱠᱟᱛᱷᱟ ᱜᱮ ᱛᱚᱵᱮ ᱪᱤᱱᱛᱟᱹ ᱨᱮᱭᱟᱜ ᱠᱟᱨᱚᱱ ᱵᱟᱹᱪᱩᱜᱼᱟ ᱱᱤᱛᱚᱜ ᱫᱚ ᱱᱮᱜᱼᱮ ᱦᱟᱞᱮ ᱜᱮ ᱢᱤᱫᱴᱟᱝ ᱳᱭᱮᱵᱽᱥᱟᱭᱤᱴ ᱠᱚ ᱛᱮᱭᱟᱨ ᱟᱠᱟᱫᱟ ᱱᱚᱰᱮ ᱞᱟᱛᱟᱨ ᱞᱤᱝᱠ ᱤᱧ ᱮᱢ ᱟᱠᱟᱫᱼᱟ ᱱᱚᱣᱟ ᱞᱤᱝᱠ ᱠᱷᱚᱱᱟᱜ ᱦᱚᱸ ᱥᱚᱡᱷᱮ ᱟᱯᱮ ᱚᱱᱟ ᱳᱭᱮᱵᱽᱥᱟᱭᱤᱴ ᱨᱮᱯᱮ ᱪᱟᱞᱟᱣ ᱫᱟᱲᱮᱭᱟᱜᱼᱟ ᱟᱵᱚ ᱠᱟᱹᱴᱤᱡ ᱛᱟᱞᱟᱝ ᱥᱚᱢᱚᱭ ᱮᱢ ᱠᱟᱛᱮ ᱱᱚᱣᱟ ᱵᱷᱤᱰᱤᱭᱳ ᱵᱚᱱ ᱧᱮᱞ ᱞᱮᱠᱷᱟᱱ ᱜᱮ ᱟᱨ ᱚᱱᱟ ᱥᱤᱥᱴᱮᱢ ᱠᱚᱵᱚᱱ ᱯᱷᱳᱞᱳ ᱞᱮᱠᱷᱟᱱ ᱜᱮ ᱟᱵᱚ ᱚᱱᱟ ᱯᱷᱨᱚᱰ ᱠᱮᱥ ᱠᱷᱚᱱᱟᱜ ᱵᱚᱱ ᱵᱟᱧᱪᱟᱣ ᱫᱟᱲᱮᱭᱟᱜᱼᱟ ᱱᱚᱰᱮ ᱠᱷᱚᱱ ᱜᱮ ᱵᱟᱲᱟᱭ ᱧᱟᱢᱚᱜᱼᱟ ᱡᱮ ᱟᱢᱟᱜ ᱯᱚᱨᱤᱪᱚᱭ ᱯᱚᱛᱨᱚ ᱛᱮ ᱟᱨᱦᱚᱸ ᱛᱤᱱᱟᱹᱜ ᱥᱤᱢ ᱢᱳᱵᱟᱭᱤᱞ ᱥᱤᱢ ᱪᱟᱹᱞᱩ ᱢᱮᱱᱟᱜ ᱟᱥᱮ ᱵᱟᱝ ᱛᱤᱱᱟᱹᱜ ᱥᱤᱢ ᱮᱢ ᱵᱮᱵᱷᱟᱨᱮᱫᱟ ᱟᱨ ᱡᱩᱫᱤ ᱵᱟᱹᱲᱛᱤ ᱟᱢᱟᱜ ᱧᱩᱛᱩᱢ ᱛᱮᱠᱚ ᱦᱟᱛᱟᱣ ᱟᱠᱟᱫ ᱠᱷᱟᱱ ᱚᱱᱟ ᱨᱤᱯᱳᱨᱴ ᱠᱟᱛᱮ ᱮᱢ ᱠᱮᱱᱥᱮᱞ ᱫᱟᱲᱮᱭᱟᱜᱼᱟ ᱛᱚᱵᱮ ᱫᱮᱞᱟ ᱵᱚᱱ ᱧᱮᱞ ᱞᱮᱜᱮ ᱥᱴᱮᱯ ᱵᱟᱭ ᱥᱴᱮᱯ ᱥᱠᱨᱤᱱ ᱨᱮ ᱢᱳᱵᱟᱭᱤᱞ ᱨᱟᱲᱟ ᱠᱟᱛᱮ ᱚᱱᱟ ᱠᱨᱳᱢ ᱵᱨᱟᱣᱡᱟᱨ ᱨᱮᱵᱚᱱ ᱪᱟᱞᱟᱜᱼᱟ ᱠᱨᱳᱢ ᱵᱨᱟᱣᱡᱟᱨ ᱨᱟᱲᱟ ᱞᱮᱱᱠᱷᱟᱱ ᱜᱮ ᱟᱫᱚ ᱚᱱᱟ ᱚᱸᱰᱮ ᱚᱱᱟ ᱳᱭᱮᱵᱽᱥᱟᱭᱤᱴ ᱨᱮᱭᱟᱜ ᱞᱤᱝᱠ ᱫᱚ ᱦᱩᱭᱩᱜ ᱠᱟᱱᱟ ᱱᱚᱣᱟ ᱥᱠᱨᱤᱱ ᱨᱤᱧ ᱮᱢ ᱟᱠᱟᱫᱼᱟ ᱧᱮᱞ ᱛᱟᱵᱚᱱ ᱯᱮ ᱟᱨ ᱵᱟᱝᱠᱷᱟᱱ ᱞᱟᱛᱟᱨ ᱨᱤᱧ ᱮᱢ ᱟᱠᱟᱫᱼᱟ ᱦᱟᱸᱜ ᱚᱱᱟ ᱞᱤᱝᱠ ᱚᱱᱟ ᱞᱤᱝᱠ ᱨᱮ ᱥᱚᱡᱷᱮ ᱯᱮ ᱠᱞᱤᱠ ᱞᱮᱠᱷᱟᱱ ᱜᱮ ᱰᱟᱭᱨᱮᱠᱴ ᱱᱚᱣᱟ ᱳᱭᱮᱵᱽᱥᱟᱭᱤᱴ ᱨᱮᱭᱟᱜ ᱯᱳᱨᱴᱟᱞ ᱨᱮᱯᱮ ᱦᱮᱡ ᱫᱟᱲᱮᱭᱟᱜᱼᱟ ᱴᱷᱤᱠ ᱜᱮᱭᱟ ᱢᱟ ᱛᱟᱦᱚᱞᱮ ᱤᱧ ᱫᱚ ᱱᱚᱰᱮᱧ ᱚᱞᱮᱫᱼᱟ ᱴᱤ ᱮ ᱮᱯᱷ ᱥᱤ ᱳ ᱯᱤ ᱰᱚᱴ ᱰᱤ ᱡᱤ ᱴᱮᱞᱤᱠᱚᱢ ᱰᱚᱴ ᱜᱚᱵᱷ ᱰᱚᱴ ᱤᱱ ᱟᱫᱚ ᱦᱚᱸᱜᱼᱚ ᱱᱚᱝᱠᱟ ᱱᱟᱜ ᱳᱭᱮᱵᱽᱥᱟᱭᱤᱴ ᱯᱳᱨᱴᱟᱞ ᱱᱚᱜᱼᱚᱭ ᱡᱷᱤᱡ ᱮᱱᱟ ᱟᱫᱚ ᱱᱚᱰᱮ ᱱᱚᱜᱼᱚᱭ ᱪᱮᱛᱟᱱ ᱫᱷᱟᱨᱮ ᱠᱚᱬ ᱨᱮ ᱦᱮᱸ ᱚᱸᱰᱮ ᱪᱟᱞᱟᱣ ᱠᱟᱛᱮᱫ ᱞᱟᱛᱟᱨ ᱨᱮ ᱚᱱᱟ ᱰᱮᱥᱠᱴᱚᱯ ᱥᱟᱭᱤᱴ ᱛᱟᱵᱚᱱ ᱯᱮ ᱤᱱᱟᱹ ᱞᱮᱱᱠᱷᱟᱱ ᱴᱷᱤᱠᱟᱹ ᱵᱩᱴᱟᱹ ᱥᱟᱺᱦᱤᱡ ᱡᱷᱚᱛᱚ ᱠᱤᱪᱷᱩ ᱜᱮ ᱧᱮᱞ ᱧᱟᱢᱚᱜ ᱛᱟᱵᱚᱱᱟ ᱢᱳᱵᱟᱭᱤᱞ ᱨᱮ ᱡᱟᱦᱟᱸ ᱵᱚᱱ ᱧᱮᱞ ᱧᱟᱢᱟ ᱠᱚᱢᱯᱤᱭᱩᱴᱟᱨ ᱨᱮᱫᱚ ᱵᱟᱝ ᱚᱥᱩᱵᱤᱫᱟᱜᱼᱟ ᱱᱚᱰᱮ ᱧᱮᱞ ᱛᱟᱵᱚᱱ ᱯᱮ ᱦᱟᱸᱜ ᱱᱚᱣᱟ ᱯᱚᱨᱤᱥᱮᱵᱟ ᱱᱤᱛ ᱫᱷᱟᱹᱵᱤᱡ ᱛᱮ ᱜᱚᱴᱟ ᱫᱤᱥᱚᱢ ᱫᱚ ᱟᱹᱣᱨᱤ ᱠᱚ ᱪᱟᱹᱞᱩᱭᱟ ᱟᱹᱰᱤ ᱥᱩᱨ ᱫᱤᱱ ᱨᱮᱜᱮ ᱦᱟᱸᱜ ᱮᱴᱟᱜ ᱜᱚᱴᱟ ᱫᱤᱥᱚᱢ ᱫᱚ ᱦᱟᱸᱜ ᱠᱚ ᱪᱟᱹᱞᱩᱭᱟ ᱯᱩᱭᱞᱩ ᱛᱮ ᱛᱮᱞᱮᱝᱜᱟᱱᱟ ᱟᱨ ᱚᱱᱫᱷᱨᱚ ᱯᱨᱚᱫᱮᱥ ᱨᱮᱜᱮ ᱠᱚ ᱪᱟᱹᱞᱩ ᱟᱠᱟᱫᱟ ᱱᱚᱜᱼᱚᱭ ᱯᱮ ᱧᱮᱞ ᱧᱟᱢᱮᱫ ᱛᱟᱵᱚᱱᱟ ᱛᱚᱵᱮ ᱟᱵᱚ ᱯᱚᱪᱷᱤᱢ ᱵᱟᱝᱞᱟ ᱯᱚᱱᱚᱛ ᱨᱮᱦᱚᱸ ᱢᱳᱵᱟᱭᱤᱞ ᱱᱚᱢᱵᱚᱨ ᱮᱢ ᱠᱟᱛᱮᱫ ᱪᱮᱠ ᱞᱮᱠᱷᱟᱱ ᱧᱮᱞ ᱜᱟᱱᱚᱜ ᱠᱟᱱ ᱜᱮᱭᱟ ᱱᱚᱜᱼᱚᱭ ᱱᱚᱰᱮ ᱚᱞ ᱢᱮᱱᱟᱜᱼᱟ ᱮᱱᱴᱟᱨ ᱤᱭᱳᱨ ᱢᱳᱵᱟᱭᱤᱞ ᱱᱟᱢᱵᱟᱨ ᱱᱚᱰᱮ ᱫᱚ ᱟᱵᱚ ᱡᱟᱦᱟᱸ ᱢᱳᱵᱟᱭᱤᱞ ᱱᱟᱢᱵᱟᱨ ᱪᱟᱹᱞᱩ ᱢᱮᱱᱟᱜ ᱫᱚ ᱡᱟᱦᱟᱸ ᱵᱚᱱ ᱵᱮᱵᱚᱦᱟᱨᱮᱫ ᱫᱚ ᱚᱱᱟ ᱢᱳᱵᱟᱭᱤᱞ ᱱᱟᱢᱵᱟᱨ ᱱᱚᱰᱮ ᱵᱚᱱ ᱮᱢᱟ ᱤᱱᱟᱹ ᱛᱟᱭᱚᱢ ᱞᱟᱛᱟᱨ ᱨᱮ ᱚᱞ ᱢᱮᱱᱟᱜᱼᱟ ᱨᱤᱠᱩᱭᱮᱥᱴ ᱳ ᱴᱤ ᱯᱤ ᱚᱱᱟ ᱧᱮᱞ ᱧᱟᱢᱮᱫ ᱛᱟᱵᱚᱱᱟ ᱯᱮ ᱱᱚᱜᱼᱚᱭ ᱦᱟᱸᱜ ᱱᱚᱜᱼᱚᱭ ᱨᱤᱠᱩᱭᱮᱥᱴ ᱳ ᱴᱤ ᱯᱤ ᱚᱸᱰᱮ ᱟᱫᱚ ᱚᱸᱰᱮ ᱚᱛᱟᱭ ᱛᱟᱵᱚᱱ ᱯᱮ ᱤᱱᱟᱹ ᱛᱟᱭᱚᱢ ᱢᱤᱫ ᱜᱷᱟᱹᱲᱤᱡ ᱵᱚᱱ ᱛᱟᱺᱜᱤ ᱢᱟ ᱟᱹᱰᱤ ᱥᱚᱢᱚᱭ ᱚᱱᱟ ᱳ ᱴᱤ ᱯᱤ ᱦᱮᱡ ᱛᱮ ᱵᱤᱞᱚᱢ ᱫᱟᱲᱮᱭᱟᱜ ᱜᱮᱭᱟ ᱱᱚᱜᱼᱚᱭ ᱤᱧᱟᱹᱜ ᱳ ᱴᱤ ᱯᱤ ᱦᱮᱡ ᱮᱱᱟ ᱧᱮᱞ ᱧᱟᱢ ᱠᱮᱜᱼᱟ ᱯᱮ ᱱᱚᱜᱼᱚᱭ ᱤᱧᱟᱹᱜ ᱳ ᱴᱤ ᱯᱤ ᱫᱚ ᱦᱩᱭᱩᱜ ᱠᱟᱱᱟ ᱯᱚᱧᱪᱟᱱᱱᱚ ᱫᱚᱥ ᱮᱠᱛᱨᱤᱥ ᱟᱫᱚ ᱚᱱᱟ ᱳ ᱴᱤ ᱯᱤ ᱱᱚᱜᱼᱚᱭ ᱛᱟᱨᱮᱱ ᱯᱚᱧᱪᱟᱱᱱᱚ ᱫᱚᱥ ᱮᱠᱛᱨᱤᱥ ᱟᱫᱚ ᱚᱱᱟ ᱳᱴᱤᱯᱤ ᱠᱚᱯᱤ ᱠᱟᱛᱮᱫ ᱵᱟᱝᱠᱷᱟᱱ ᱩᱭᱦᱟᱹᱨ ᱫᱚᱦᱚ ᱠᱟᱛᱮᱫ ᱦᱮᱸ ᱟᱫᱚ ᱟᱨᱦᱚᱸ ᱯᱳᱨᱴᱟᱞ ᱨᱮᱯᱮ ᱦᱮᱡ ᱮᱱᱟ ᱟᱫᱚ ᱯᱳᱨᱴᱟᱞ ᱨᱮ ᱦᱮᱡ ᱠᱟᱛᱮᱫ ᱟᱫᱚ ᱚᱱᱟ ᱳᱴᱤᱯᱤ ᱞᱟᱛᱟᱨ ᱨᱮ ᱚᱱᱮ ᱵᱚᱠᱥ ᱧᱮᱞᱚᱜ ᱠᱟᱱ ᱫᱚ ᱚᱞ ᱢᱮᱱᱟᱜ ᱫᱚ ᱚᱸᱰᱮ ᱚᱱᱟ ᱳᱴᱤᱯᱤ ᱚᱸᱰᱮ ᱮᱢ ᱛᱟᱵᱚᱱ ᱯᱮ ᱯᱚᱧᱪᱟᱱᱱᱚ ᱫᱚᱥ ᱮᱠᱛᱨᱤᱥ ᱤᱧᱟᱹᱜ ᱡᱮᱢᱚᱱ ᱱᱚᱣᱟ ᱱᱚᱸᱰᱮ ᱳᱴᱤᱯᱤᱧ ᱱᱚᱜᱼᱚᱭ ᱮᱢᱮᱫ ᱛᱟᱵᱚᱱᱟ ᱤᱱᱟᱹ ᱮᱢ ᱛᱟᱭᱚᱢ ᱞᱟᱛᱟᱨ ᱨᱮ ᱚᱞ ᱢᱮᱱᱟᱜᱼᱟ ᱚᱱᱮ ᱵᱷᱮᱞᱤᱰᱮᱴᱮᱰ ᱢᱟᱱᱮ ᱵᱷᱮᱞᱤᱰᱮᱴᱮᱰ ᱞᱟᱛᱟᱨ ᱨᱮ ᱧᱮᱞᱚᱜ ᱠᱟᱱ ᱫᱚ ᱦᱟᱸᱜ ᱱᱚᱜᱼᱚᱭ ᱩᱫᱩᱜ ᱟᱵᱚᱱ ᱠᱟᱱᱟ ᱧᱮᱞ ᱛᱟᱵᱚᱱ ᱯᱮ ᱢᱟᱱᱮ ᱵᱷᱮᱞᱤᱰᱮᱴᱮᱰ ᱦᱚᱸᱜᱼᱚᱭ ᱛᱟᱨᱟ ᱱᱚᱰᱮ ᱟᱫᱚ ᱚᱱᱟ ᱵᱷᱮᱞᱤᱰᱮᱴᱮᱰ ᱨᱮ ᱚᱛᱟᱭ ᱛᱟᱵᱚᱱ ᱯᱮ ᱤᱱᱟᱹ ᱠᱷᱟᱱ ᱜᱮ ᱢᱤᱫ ᱜᱷᱟᱹᱲᱤᱡ ᱛᱟᱭᱚᱢ ᱠᱷᱟᱱ ᱜᱮ ᱟᱢᱟᱜ ᱧᱩᱛᱩᱢ ᱨᱮ ᱛᱤᱱᱟᱹᱜ ᱥᱤᱢ ᱪᱟᱹᱞᱩ ᱢᱮᱱᱟᱜᱼᱟ ᱢᱳᱵᱟᱭᱤᱞ ᱱᱟᱢᱵᱟᱨ ᱪᱟᱹᱞᱩ ᱢᱮᱱᱟᱜᱼᱟ ᱚᱱᱟ ᱦᱟᱸᱜ ᱚᱸᱰᱮ ᱠᱚ ᱚᱱᱟ ᱧᱮᱞ ᱧᱟᱢᱚᱜ ᱛᱟᱵᱚᱱᱟ ᱱᱚᱜᱼᱚᱭ ᱤᱧᱟᱹᱜ ᱦᱟᱸᱜ ᱧᱮᱞᱚᱜ ᱠᱟᱱᱟ ᱱᱚᱜᱼᱚᱭ ᱤᱧᱟᱹᱜ ᱧᱩᱛᱩᱢ ᱨᱮ ᱯᱩᱱᱭᱟ ᱥᱤᱢ ᱪᱟᱹᱞᱩ ᱢᱮᱱᱟᱜᱼᱟ ᱯᱩᱱᱭᱟ ᱥᱤᱢ ᱨᱮ ᱯᱮᱭᱟ ᱥᱤᱢ ᱫᱚ ᱱᱤᱛᱚᱜ ᱤᱧ ᱪᱟᱹᱞᱩ ᱢᱮᱱᱟᱜ ᱜᱮᱭᱟ ᱪᱟᱹᱞᱩᱭᱮᱫ ᱜᱤᱭᱟᱹᱧ ᱟᱨ ᱢᱤᱫᱴᱟᱹᱝ ᱫᱚ ᱟᱹᱰᱤ ᱫᱤᱱ ᱨᱮ ᱚᱱᱮᱧ ᱞᱟᱹᱭ ᱠᱮᱫ ᱞᱮᱠᱟ ᱞᱟᱦᱟ ᱨᱮ ᱚᱯᱷᱟᱨ ᱧᱟᱢᱚᱜ ᱠᱟᱱ ᱛᱟᱦᱮᱸᱫ ᱟᱫᱚ ᱚᱱᱟ ᱦᱤᱥᱟᱹᱵ ᱛᱤᱧ ᱦᱟᱛᱟᱣ ᱞᱮᱫ ᱛᱟᱦᱮᱸᱫ ᱟᱫᱚ ᱚᱱᱟ ᱚᱯᱷᱟᱨ ᱪᱟᱵᱟ ᱛᱟᱭᱚᱢ ᱟᱫᱚ ᱚᱱᱟ ᱫᱚᱧ ᱵᱟᱫᱽ ᱜᱤᱰᱤ ᱠᱟᱜᱼᱟ ᱵᱟᱹᱧ ᱵᱮᱵᱷᱟᱨᱮᱜᱼᱟ ᱠᱤᱱᱛᱩ ᱤᱧᱟᱹᱜ ᱧᱩᱛᱩᱢ ᱨᱮ ᱢᱮᱱᱟᱜ ᱜᱮᱭᱟ ᱟᱹᱰᱤ ᱫᱤᱱ ᱦᱩᱭᱱᱟ ᱵᱟᱨ ᱥᱮᱨᱢᱟ ᱜᱟᱱ ᱟᱹᱰᱤ ᱦᱚᱲ ᱠᱚ ᱞᱟᱹᱭᱟ ᱵᱟᱝ ᱵᱮᱵᱷᱟᱨ ᱞᱮᱠᱷᱟᱱ ᱚᱴᱳᱢᱮᱴᱤᱠ ᱠᱮᱱᱥᱮᱞᱚᱜᱼᱟ ᱠᱤᱱᱛᱩ ᱵᱟᱝᱟ ᱱᱚᱜᱼᱚᱭ ᱛᱚ ᱤᱧᱟᱹᱜ ᱧᱩᱛᱩᱢ ᱨᱮ ᱢᱮᱱᱟᱜ ᱜᱮᱭᱟ ᱱᱚᱜᱼᱚᱭ ᱧᱮᱞᱮᱫ ᱜᱮᱭᱟ ᱯᱮ ᱥᱠᱨᱤᱱ ᱨᱮ ᱫᱮᱠᱷᱟᱣ ᱟᱵᱚᱱ ᱜᱮᱭᱟ ᱟᱫᱚ ᱚᱱᱟ ᱡᱩᱫᱤ ᱠᱮᱱᱥᱮᱞ ᱥᱟᱱᱟ ᱵᱚᱱᱟ ᱟᱫᱚ ᱚᱱᱮ ᱠᱚᱬ ᱨᱮ ᱚᱱᱮ ᱯᱩᱱᱭᱟ ᱪᱟᱹᱣᱠᱟᱹ ᱞᱮᱠᱟ ᱢᱮᱱᱟᱜᱼᱟ ᱚᱸᱰᱮ ᱵᱚᱱ ᱠᱞᱤᱠᱟ ᱦᱮᱸ ᱚᱱᱠᱟᱜᱮ ᱡᱩᱫᱤ ᱮᱴᱟᱜ ᱦᱚᱲ ᱠᱚ ᱵᱮᱵᱷᱟᱨᱮᱫ ᱛᱟᱵᱚᱱ ᱠᱷᱟᱱ ᱚᱱᱟ ᱥᱤᱢ ᱠᱚ ᱢᱳᱵᱟᱭᱤᱞ ᱱᱟᱢᱵᱟᱨ ᱧᱮᱞ ᱞᱮᱠᱷᱟᱱ ᱜᱮᱵᱚᱱ ᱵᱩᱡᱷᱟᱹᱣ ᱧᱟᱢ ᱫᱟᱲᱮᱭᱟᱜ ᱠᱟᱱᱟ ᱚᱱᱟ ᱪᱮᱛᱟᱱ ᱨᱮ ᱡᱚᱭᱚᱱ ᱫᱷᱟᱨᱮ ᱚᱸᱰᱮᱧ ᱩᱫᱩᱜ ᱠᱮᱫ ᱫᱚ ᱚᱸᱰᱮ ᱟᱫᱚ ᱟᱫᱷᱟᱨ ᱨᱮ ᱡᱮᱞᱮᱠᱟ ᱧᱩᱛᱩᱢ ᱢᱮᱱᱟᱜ ᱛᱟᱵᱚᱱᱟ ᱚᱱᱠᱟ ᱚᱸᱰᱮ ᱵᱚᱱ ᱚᱞᱟ ᱚᱱᱠᱟ ᱚᱞ ᱠᱟᱛᱮᱫ ᱞᱟᱛᱟᱨ ᱨᱮ ᱟᱫᱚ ᱦᱤᱡᱩᱜ ᱟᱵᱚᱱ ᱚᱸᱰᱮ ᱨᱤᱯᱳᱨᱴ ᱢᱮᱱᱛᱮ ᱚᱯᱥᱟᱱ ᱢᱮᱱᱟᱜᱼᱟ ᱚᱸᱰᱮ ᱱᱟᱦᱟᱜ ᱩᱫᱩᱜ ᱟᱵᱚᱱ ᱠᱟᱱᱟ ᱧᱮᱞ ᱛᱟᱵᱚᱱ ᱯᱮ ᱱᱚᱜᱼᱚᱭ ᱞᱟᱛᱟᱨ ᱨᱮ ᱧᱮᱞ ᱛᱟᱵᱚᱱ ᱯᱮ ᱦᱟᱸᱜ ᱱᱚᱣᱟ ᱨᱤᱯᱳᱨᱴ ᱟᱨ ᱞᱚᱜ ᱟᱣᱩᱴ ᱢᱮᱱᱛᱮ ᱵᱟᱨᱭᱟ ᱚᱯᱥᱟᱱ ᱢᱮᱱᱟᱜᱼᱟ ᱟᱫᱚ ᱡᱟᱦᱟᱸ ᱥᱤᱢ ᱠᱮᱱᱥᱮᱞ ᱥᱟᱱᱟᱭᱮᱫ ᱵᱚᱱ ᱫᱚ ᱡᱟᱦᱟᱸ ᱵᱟᱵᱚᱱ ᱵᱮᱵᱚᱦᱟᱨᱮᱫᱼᱟ ᱵᱟᱝᱠᱷᱟᱱ ᱮᱴᱟᱜ ᱦᱚᱲ ᱠᱚ ᱵᱮᱵᱚᱦᱟᱨᱮᱫ ᱛᱟᱵᱚᱱᱟ ᱚᱱᱟ ᱥᱤᱢ ᱚᱸᱰᱮ ᱚᱱᱠᱟ ᱠᱟᱛᱮᱫ ᱨᱤᱯᱳᱨᱴ ᱢᱟᱵᱚᱱ ᱨᱤᱯᱳᱨᱴ ᱛᱟᱭᱚᱢ ᱢᱤᱫᱴᱟᱝ ᱢᱮᱥᱮᱡᱽ ᱠᱚ ᱮᱢᱟ ᱡᱮ ᱥᱟᱠᱥᱮᱥᱯᱷᱩᱞ ᱮᱱᱟ ᱢᱮᱱᱛᱮ ᱟᱨ ᱟᱠᱚ ᱠᱚ ᱛᱩᱞᱟᱹ ᱡᱚᱠᱷᱟᱭᱟ ᱟᱢᱟᱜ ᱥᱟᱞᱟᱜ ᱚᱱᱟ ᱱᱟᱢ ᱧᱩᱛᱩᱢ ᱥᱟᱞᱟᱜ ᱚᱱᱟ ᱥᱤᱢ ᱢᱤᱞᱟᱹᱜ ᱠᱟᱱᱟ ᱥᱮ ᱵᱟᱝᱟ ᱚᱱᱠᱟ ᱠᱟᱛᱮᱫ ᱠᱤᱪᱷᱩ ᱫᱤᱱ ᱦᱩᱭ ᱞᱮᱱᱠᱷᱟᱱ ᱜᱮ ᱚᱱᱟ ᱱᱟᱢᱵᱟᱨ ᱫᱚᱠᱚ ᱟᱢᱟᱜ ᱫᱚᱠᱚ ᱚᱴᱳᱢᱮᱴᱤᱠ ᱠᱚ ᱰᱤᱞᱤᱴ ᱛᱟᱢᱟ ᱱᱚᱝᱠᱟ ᱠᱟᱛᱮᱫ ᱢᱟ ᱟᱵᱚ ᱯᱷᱨᱚᱰ ᱠᱮᱥ ᱠᱷᱚᱱᱟᱜ ᱵᱚᱱ ᱵᱟᱧᱪᱟᱜ ᱢᱟ ᱢᱟ ᱛᱟᱦᱚᱞᱮ ᱢᱟ ᱛᱟᱦᱚᱞᱮ ᱟᱯᱮ ᱠᱚᱦᱚᱸ ᱢᱤᱫ ᱜᱷᱟᱹᱲᱤᱡ ᱥᱚᱢᱚᱭ ᱮᱢ ᱠᱟᱛᱮᱫ ᱱᱚᱝᱠᱟ ᱵᱚᱱ ᱧᱮᱞ ᱛᱟᱵᱚᱱ ᱢᱟ ᱟᱨ ᱱᱚᱣᱟ ᱵᱷᱤᱰᱤᱭᱳ ᱜᱟᱛᱮ ᱠᱚᱴᱷᱮᱱ ᱯᱮᱲᱟ ᱠᱚᱴᱷᱮᱱ ᱥᱮᱭᱟᱨ ᱛᱟᱵᱚᱱ ᱯᱮ ᱩᱱᱠᱩ ᱠᱚᱦᱚᱸ ᱡᱟᱛᱮ ᱠᱚ ᱵᱟᱲᱟᱭ ᱫᱟᱲᱮᱭᱟᱜ ᱛᱟᱵᱚᱱ ᱢᱟ ᱟᱨ ᱢᱩᱪᱟᱹᱫ ᱨᱮ ᱡᱟᱣᱫᱤᱱ ᱞᱮᱠᱟᱜᱮ ᱱᱮᱦᱚᱨ ᱢᱤᱫᱴᱟᱝ ᱡᱟᱦᱟᱸᱭ ᱱᱚᱣᱟ ᱪᱮᱱᱮᱞ ᱨᱮ ᱱᱟᱣᱟ ᱯᱮ ᱦᱮᱡ ᱟᱠᱟᱱ ᱛᱟᱵᱚᱱᱟ ᱟᱨ ᱱᱚᱣᱟ ᱪᱮᱱᱮᱞ ᱵᱚᱱ ᱥᱟᱵᱥᱠᱨᱟᱭᱤᱵᱽ ᱠᱟᱜ ᱢᱟ ᱟᱨ ᱞᱟᱭᱤᱠ ᱠᱟᱜ ᱢᱟ ᱢᱟ ᱮᱱᱠᱷᱟᱱ ᱱᱟᱯᱟᱭ ᱛᱟᱦᱮᱱ ᱛᱟᱵᱚᱱ ᱯᱮ ᱡᱚᱦᱟᱨ